ᱡᱚᱦᱟᱨ ᱜᱮ ᱥᱟᱸᱜᱷᱟᱨ ᱥᱟᱦᱮᱫᱤ ᱟᱯᱮ ᱠᱚᱣᱟᱜ ᱥᱟᱹᱜᱩᱱ ᱫᱟᱨᱟᱢ ᱤᱧ ᱜᱮ ᱵᱤᱞᱟᱥᱤᱱᱤ ᱴᱩᱰᱩ ᱛᱮᱦᱮᱧ ᱱᱟᱣᱟ ᱥᱟᱛᱟᱢ ᱟᱹᱜᱩ ᱠᱟᱛᱮᱧ ᱦᱮᱡ ᱟᱠᱟᱱᱟ ᱚᱱᱟ ᱥᱟᱛᱟᱢ ᱫᱚ ᱦᱩᱭᱩᱜ ᱠᱟᱱᱟ ᱦᱚᱲ ᱠᱟᱹᱦᱱᱤ ᱪᱟᱣᱨᱟ ᱟᱨ ᱵᱷᱟᱣᱨᱟᱦᱟ ᱢᱤᱫ ᱠᱟᱥᱢᱟᱨ ᱟᱹᱛᱩ ᱨᱮ ᱦᱚᱯᱱᱟ ᱦᱟᱲᱟᱢ ᱮ ᱛᱟᱦᱮᱸ ᱠᱟᱱᱟ᱾ ᱩᱱᱤ ᱨᱤᱱ ᱫᱚ ᱵᱟᱨᱭᱟ ᱜᱤᱫᱽᱨᱟᱹ ᱠᱤᱱ ᱛᱟᱦᱮᱸ ᱠᱟᱱᱟ᱾ ᱢᱤᱫ ᱫᱚ ᱠᱚᱲᱟ ᱜᱤᱫᱽᱨᱟᱹ ᱥᱩᱱᱟᱹ ᱟᱨ ᱢᱤᱫ ᱫᱚ ᱠᱩᱲᱤ ᱜᱤᱫᱽᱨᱟᱹ ᱥᱩᱢᱤ᱾ ᱡᱷᱮᱸᱴ ᱵᱚᱸᱜᱟ ᱦᱩᱲᱩ ᱤᱨᱚᱜ ᱫᱤᱱ ᱦᱚᱯᱱᱟ ᱦᱟᱲᱟᱢ ᱮᱨᱚᱜ ᱞᱟᱹᱜᱤᱫ ᱯᱟᱧᱪᱮᱛ ᱵᱩᱨᱩ ᱵᱷᱤᱛᱤᱨ ᱵᱟᱹᱭᱦᱟᱹᱲ ᱛᱮ ᱥᱤᱭᱩᱜ ᱮ ᱤᱫᱤᱭᱮᱜᱼᱟ ᱟᱨ ᱯᱟᱞ ᱫᱚ ᱰᱟᱸᱰᱟ ᱨᱮ ᱨᱮᱵᱮᱫ ᱟᱠᱟᱜᱼᱟᱭ᱾ ᱰᱟᱹᱨᱤ ᱠᱤᱱ ᱫᱚᱭ ᱞᱟᱜᱟ ᱤᱫᱤᱭᱮᱫ ᱠᱤᱱᱟ ᱵᱩᱨᱩ ᱵᱷᱤᱛᱤᱨ ᱵᱟᱹᱭᱦᱟᱹᱲ ᱛᱮ᱾ ᱥᱮᱴᱮᱨ ᱠᱟᱛᱮ ᱱᱟᱦᱮᱞ ᱡᱚᱲᱟᱣ ᱞᱟᱹᱜᱤᱫ ᱚᱱᱟ ᱚᱠᱛᱚᱭ ᱧᱮᱞᱟ ᱱᱟᱦᱮᱞ ᱨᱮᱢᱟ ᱯᱟᱞ ᱢᱟ ᱵᱟᱹᱱᱩᱜ ᱫᱚ ᱚᱠᱟᱭᱮᱱᱟ ᱛᱚᱵᱮ ᱮᱱᱠᱷᱟᱱ ᱚᱠᱟᱨᱮ ᱧᱩᱨ ᱮᱱᱟ? ᱫᱷᱟᱲᱟ ᱫᱷᱟᱹᱲᱤ ᱯᱟᱞ ᱯᱟᱸᱡᱟᱭ ᱪᱷᱩᱴᱟᱹᱣ ᱮᱱᱟ᱾ ᱯᱟᱞ ᱜᱚᱴᱟ ᱦᱚᱨ ᱨᱮ ᱯᱟᱱᱛᱮᱭᱮᱫ ᱛᱟᱦᱮᱸᱫ᱾ ᱯᱟᱱᱛᱮ ᱯᱟᱱᱛᱮ ᱛᱮ ᱞᱟᱸᱜᱟ ᱪᱟᱵᱟᱭᱮᱱᱟᱭ᱾ ᱦᱟᱲᱟᱢ ᱟᱹᱰᱤ ᱛᱮᱫ ᱜᱮ᱾ ᱵᱷᱮᱣᱱᱟ ᱮᱱᱟᱭ ᱟᱨ ᱵᱷᱟᱹᱵᱤᱛ ᱡᱚᱝ ᱠᱟᱱᱟᱭ ᱡᱟᱦᱟᱸᱭ ᱜᱮ ᱦᱩᱱᱟᱹᱝ ᱱᱤᱛᱚᱜ ᱱᱚᱣᱟ ᱯᱟᱞ ᱠᱚ ᱯᱟᱸᱡᱟ ᱧᱟᱢ ᱠᱤᱧᱟ ᱩᱱᱤ ᱫᱚ ᱦᱩᱱᱟᱹᱝ ᱡᱟᱦᱟᱱᱟᱜ ᱥᱤᱨᱯᱟᱹᱧ ᱮᱢ ᱠᱮᱭᱟ ᱚᱱᱟ ᱚᱠᱛᱚ ᱢᱤᱫᱴᱟᱝ ᱵᱟᱱᱟᱭ ᱦᱮᱡ ᱮᱱᱟ ᱟᱨ ᱦᱟᱲᱟᱢᱮ ᱢᱮᱛᱟᱭ ᱠᱟᱱᱟ ᱮ ᱦᱟᱲᱟᱢ ᱪᱮᱫ ᱱᱚᱝᱠᱟ ᱫᱚᱢ ᱯᱟᱱᱛᱮᱭᱮᱜᱼᱟ ᱦᱚᱯᱱᱟ ᱦᱟᱲᱟᱢ ᱟᱸᱡᱚᱢ ᱥᱟᱶᱛᱮ ᱱᱟᱦᱮᱞ ᱯᱟᱞ ᱚᱠᱟ ᱥᱮᱫ ᱨᱮᱪᱚᱧ ᱧᱩᱨ ᱟᱫ ᱟᱠᱟᱜᱼᱟ ᱚᱱᱟᱜᱤᱧ ᱯᱟᱱᱛᱮᱭᱮᱜᱼᱟ ᱵᱟᱱᱟ ᱦᱟᱲᱟᱢᱟᱜ ᱰᱟᱸᱰᱟ ᱨᱮ ᱧᱮᱞᱟᱭ ᱯᱟᱞ ᱨᱮᱵᱮᱫ ᱢᱮᱱᱟᱜᱼᱟ ᱚᱱᱟ ᱧᱮᱞ ᱠᱟᱛᱮ ᱢᱮᱛᱟᱭ ᱠᱟᱱᱟ ᱦᱟᱲᱟᱢ ᱤᱧᱤᱧ ᱧᱟᱢ ᱟᱢ ᱠᱷᱟᱱ ᱪᱮᱫ ᱮᱢ ᱤᱢᱟᱹᱧᱟ ᱦᱚᱯᱱᱟ ᱦᱟᱲᱟᱢ ᱩᱭᱦᱟᱹᱨ ᱧᱚᱜ ᱠᱟᱛᱮ ᱢᱮᱱ ᱨᱩᱣᱟᱹᱲ ᱠᱮᱜᱼᱟᱭ ᱟᱢ ᱡᱟᱦᱟᱸ ᱜᱮᱢ ᱠᱷᱚᱡᱚᱜᱼᱟ ᱚᱱᱟ ᱜᱤᱧ ᱮᱢᱟᱢᱟ ᱵᱟᱱᱟᱭ ᱢᱮᱱ ᱨᱩᱣᱟᱹᱲ ᱠᱮᱜᱼᱟ ᱥᱟᱹᱨᱤ ᱜᱮᱢ ᱤᱢᱟᱹᱧᱟ ᱛᱚ ᱟᱢᱤᱡ ᱦᱚᱯᱚᱱ ᱮᱨᱟᱢ ᱥᱟᱝᱮᱢ ᱵᱟᱯᱞᱟ ᱠᱟᱹᱧᱟ ᱦᱚᱯᱱᱟ ᱦᱟᱲᱟᱢ ᱦᱮᱸ ᱮᱢᱟᱢᱟᱹᱧ ᱪᱮᱫᱟᱜ ᱵᱟᱝ ᱯᱟᱞ ᱯᱟᱱᱛᱮ ᱧᱟᱢᱟᱹᱧ ᱢᱮᱥᱮ ᱵᱟᱱᱟ ᱚᱱᱮ ᱛᱚ ᱟᱢᱟᱜ ᱰᱟᱸᱰᱟ ᱨᱮᱜᱮ ᱨᱮᱵᱮᱫ ᱢᱮᱱᱟᱜ ᱫᱚ ᱦᱟᱲᱟᱢ ᱚᱱᱟ ᱧᱮᱞ ᱛᱮ ᱟᱹᱰᱤ ᱦᱟᱡᱚᱜ ᱮᱱᱟᱭ ᱦᱚᱯᱱᱟ ᱦᱟᱲᱟᱢ ᱤᱧ ᱴᱷᱮᱱ ᱜᱮ ᱢᱮᱱᱟᱜᱼᱟ ᱰᱟᱸᱰᱟ ᱨᱮᱜᱮᱧ ᱨᱮᱵᱮᱫ ᱟᱠᱟᱫᱼᱟ ᱟᱨ ᱜᱚᱴᱟ ᱫᱷᱟᱣᱲᱟ ᱫᱷᱟᱣᱲᱤᱧ ᱯᱟᱱᱛᱮᱭᱮᱫᱼᱟ ᱟᱡᱟᱜ ᱠᱟᱛᱷᱟ ᱢᱮᱱ ᱞᱮᱠᱟᱛᱮ ᱵᱟᱱᱟᱭ ᱢᱮᱛᱟᱭ ᱠᱟᱱᱟ ᱥᱤᱸᱜᱟᱹᱲ ᱵᱮᱲᱟ ᱫᱷᱤᱱᱟᱹᱝ ᱚᱱᱟ ᱜᱟᱰᱟ ᱫᱷᱟᱨᱮ ᱨᱮ ᱛᱟᱦᱮᱱ ᱢᱮ ᱚᱸᱰᱮ ᱜᱮ ᱱᱟᱜ ᱦᱚᱯᱚᱱ ᱮᱨᱟ ᱫᱩᱧ ᱵᱷᱮᱡᱟ ᱠᱟᱭᱟ ᱫᱟᱜ ᱞᱩ ᱚᱱᱟ ᱦᱤᱞᱳᱜ ᱜᱮ ᱥᱤᱭᱳᱜ ᱠᱚ ᱟᱲᱟᱜ ᱵᱟᱲᱟ ᱠᱟᱛᱮ ᱦᱚᱯᱱᱟ ᱦᱟᱲᱟᱢ ᱫᱚ ᱚᱲᱟᱜ ᱮ ᱨᱩᱣᱟᱹᱲ ᱮᱱᱟ ᱟᱨ ᱚᱲᱟᱜ ᱨᱮ ᱰᱟᱝᱨᱤ ᱠᱚ ᱛᱚᱞ ᱵᱟᱲᱟ ᱠᱟᱛᱮ ᱫᱟᱜ ᱛᱮᱫ ᱠᱚ ᱧᱩ ᱵᱟᱲᱟ ᱠᱟᱛᱮ ᱡᱤᱨᱟᱹᱣ ᱟᱠᱟᱱᱟᱭ ᱤᱱᱟᱹ ᱯᱚᱨᱮ ᱟᱹᱭᱩᱵ ᱵᱮᱲᱟ ᱚᱲᱟᱜ ᱵᱷᱤᱛᱨᱤ ᱥᱮᱫ ᱮ ᱵᱚᱞᱚᱭᱮᱱᱟ ᱵᱚᱞᱚ ᱠᱟᱛᱮ ᱧᱮᱞᱮᱜᱼᱟᱭ ᱠᱤ ᱴᱩᱠᱩᱡ ᱟᱨ ᱴᱷᱤᱞᱤ ᱨᱮᱢᱟ ᱫᱟᱜ ᱛᱮ ᱯᱮᱨᱮᱡ ᱟᱠᱟᱱ ᱫᱚ᱾ ᱮᱱᱠᱷᱟᱱ ᱦᱚᱯᱲᱟ ᱦᱟᱨᱟᱢᱮ ᱩᱭᱦᱟᱹᱨ ᱠᱮᱫᱼᱟ ᱪᱤᱠᱟᱹᱛᱮ ᱛᱚᱵᱮ ᱢᱟᱹᱭ ᱫᱚ ᱫᱟᱜ ᱞᱩᱧ ᱵᱷᱮᱡᱟᱭᱮᱭᱟ᱾ ᱚᱱᱟ ᱚᱠᱛᱚ ᱩᱱᱤ ᱦᱟᱲᱟᱢ ᱫᱚ ᱚᱱᱟ ᱯᱮᱨᱮᱡ ᱴᱷᱤᱞᱤ ᱫᱟᱜ ᱨᱮ ᱦᱮᱲᱮ ᱠᱚᱭ ᱮᱨ ᱟᱫᱟ᱾ ᱤᱱᱟᱹ ᱛᱟᱭᱚᱢ ᱦᱚᱯᱚᱱ ᱮᱨᱟᱭ ᱢᱮᱛᱟᱭ ᱠᱟᱱᱟ, ᱮ ᱵᱤᱴᱤ, ᱱᱚᱣᱟ ᱫᱟᱜ ᱠᱚᱨᱮ ᱢᱟ ᱦᱮᱲᱮ ᱪᱟᱯᱮ ᱟᱠᱟᱱ ᱫᱚ, ᱫᱩ ᱫᱚᱦᱲᱟ ᱛᱮ ᱫᱟᱜ ᱞᱩ ᱟᱹᱜᱩᱭ ᱢᱮ᱾ ᱚᱱᱠᱟ ᱢᱮᱱ ᱠᱟᱛᱮ ᱥᱩᱢᱤ ᱦᱚᱸᱭ ᱢᱮᱱ ᱠᱮᱜᱼᱟ ᱦᱳᱭ ᱵᱟᱵᱟ ᱫᱟᱜ ᱞᱩᱧ ᱪᱟᱞᱟᱜ ᱠᱟᱱᱟ ᱛᱚᱵᱮ ᱟᱫᱚ ᱥᱩᱢᱤ ᱫᱚ ᱫᱟᱜ ᱞᱩᱭ ᱥᱮᱱᱚᱜ ᱠᱟᱱᱟ ᱩᱱᱤ ᱧᱮᱞᱛᱮ ᱥᱩᱱᱮᱭ ᱢᱮᱱ ᱜᱚᱫ ᱠᱮᱜᱼᱟ ᱤᱧ ᱦᱚᱸᱧ ᱪᱟᱞᱟᱜᱼᱟ ᱫᱟᱹᱭ ᱟᱡ ᱫᱟᱹᱭᱮ ᱢᱮᱱ ᱨᱩᱣᱟᱹᱲ ᱠᱮᱜᱼᱟ ᱟᱞᱚᱢ ᱪᱟᱞᱟᱜᱼᱟ ᱵᱟᱹᱵᱩ ᱡᱷᱟᱹᱞ ᱜᱮᱭᱟ ᱵᱟᱝᱟ ᱫᱟᱹᱭ ᱤᱧ ᱫᱩᱧ ᱪᱟᱞᱟᱜ ᱜᱮᱭᱟ ᱚᱱᱛᱮ ᱨᱮ ᱪᱮᱬᱮ ᱠᱚᱧ ᱴᱩᱴᱤ ᱠᱚᱣᱟ ᱟᱫᱚ ᱚᱱᱠᱟ ᱢᱮᱱ ᱠᱟᱛᱮ ᱵᱟᱱᱟ ᱦᱚᱲ ᱠᱤᱱ ᱥᱮᱱ ᱮᱱᱟ ᱵᱟᱱᱟ ᱫᱚ ᱫᱟᱜ ᱞᱩ ᱜᱷᱟᱴ ᱨᱮ ᱛᱟᱺᱜᱤ ᱛᱟᱲᱟᱜ ᱨᱮ ᱢᱮᱱᱟᱭᱟ ᱫᱟᱜ ᱵᱷᱤᱛᱨᱤ ᱨᱮ ᱩᱱᱩᱢ ᱟᱠᱟᱱᱟᱭ ᱟᱨ ᱵᱟᱦᱚᱜ ᱵᱚᱦᱚᱜ ᱫᱚ ᱵᱟᱦᱨᱮ ᱨᱮ ᱚᱰᱚᱠ ᱟᱠᱟᱫ ᱛᱟᱭᱟᱭ ᱟᱹᱰᱤ ᱜᱷᱟᱹᱲᱤᱡ ᱡᱚᱵᱮ ᱟᱠᱟᱱ ᱠᱷᱟᱹᱛᱤᱨ ᱢᱤᱫᱴᱟᱝ ᱠᱚᱸᱜ ᱪᱮᱬᱮ ᱫᱚᱭ ᱦᱮᱡ ᱮᱱᱟ ᱟᱨ ᱵᱟᱱᱟ ᱦᱟᱜ ᱵᱚᱦᱚᱜ ᱨᱮ ᱟᱵ ᱟᱠᱟᱱᱟᱭ ᱟᱨ ᱦᱟᱹᱠᱩ ᱠᱚᱭ ᱠᱚᱭᱚᱜ ᱟᱠᱟᱫ ᱠᱚᱣᱟ ᱥᱩᱱᱟᱹ ᱠᱚᱸᱜ ᱪᱮᱬᱮ ᱧᱮᱞ ᱠᱟᱛᱮ ᱥᱩᱢᱤ ᱢᱮᱛᱟᱭ ᱠᱟᱱᱟᱭ ᱮ ᱫᱟᱹᱭ ᱦᱟᱹᱱᱤ ᱫᱟᱜ ᱪᱮᱛᱟᱱ ᱨᱮ ᱠᱚᱸᱜ ᱪᱮᱬᱮ ᱢᱮᱱᱟᱭᱟ ᱴᱩᱴᱤᱭᱮᱭᱟᱹᱧ ᱟᱡ ᱫᱚᱭᱮ ᱢᱮᱱ ᱨᱩᱣᱟᱹᱲ ᱠᱮᱜᱼᱟ ᱟᱞᱚᱢ ᱴᱩᱴᱤᱭᱮᱭᱟ ᱵᱟᱹᱵᱩ ᱢᱟᱱᱟ ᱠᱟᱛᱮ ᱨᱮᱦᱚᱸ ᱵᱟᱭ ᱯᱟᱛᱟᱣ ᱞᱮᱫ ᱜᱮᱭᱟᱭ ᱪᱮᱬᱮ ᱴᱩᱴᱤ ᱠᱮᱫᱮ ᱜᱮᱭᱟᱭ ᱠᱚᱸᱜ ᱫᱚᱭ ᱩᱰᱟᱹᱣ ᱮᱱᱟ ᱟᱨ ᱥᱟᱨ ᱛᱮ ᱵᱟᱱᱟ ᱫᱚ ᱵᱚᱦᱚᱜ ᱨᱮ ᱵᱟᱡᱟᱣ ᱮᱱᱟᱭ ᱟᱫᱚ ᱵᱟᱱᱟ ᱦᱟᱜ ᱢᱮᱫ ᱠᱚ ᱛᱟᱭ ᱫᱚ ᱛᱚᱞᱚᱡ ᱚᱰᱚᱠ ᱮᱱᱟ ᱢᱮᱫ ᱠᱚ ᱛᱚᱞᱚᱡ ᱚᱰᱚᱠ ᱮᱱ ᱠᱷᱟᱱ ᱚᱱᱟ ᱫᱚ ᱟᱫᱚ ᱴᱷᱤᱞᱤ ᱨᱮᱜᱤᱧ ᱥᱟᱸᱵᱟᱣ ᱠᱟᱫᱟ ᱦᱮᱸ ᱵᱟᱵᱟ ᱫᱚ ᱱᱚᱰᱮ ᱜᱩᱡᱩᱜ ᱞᱟᱹᱜᱤᱫ ᱮ ᱵᱷᱮᱡᱟ ᱟᱠᱟᱫ ᱞᱟᱝᱟ ᱚᱲᱟᱜ ᱫᱚ ᱵᱟᱞᱟᱝ ᱨᱩᱣᱟᱹᱲᱟ ᱟᱫᱚ ᱚᱱᱠᱟᱛᱮ ᱵᱩᱨᱩ ᱥᱮᱫ ᱠᱤᱱ ᱪᱟᱞᱟᱣ ᱮᱱᱟ ᱮᱭᱟᱭ ᱵᱩᱨᱩ ᱠᱤᱱ ᱯᱟᱨᱚᱢ ᱤᱫᱤ ᱠᱮᱜᱼᱟ ᱵᱩᱨᱩ ᱨᱮᱱᱟᱜ ᱡᱚ ᱵᱤᱞᱤ ᱠᱚᱠᱤᱱ ᱡᱚᱢᱟ ᱟᱨ ᱠᱤᱱ ᱪᱟᱞᱟᱣ ᱤᱫᱤᱜ ᱠᱟᱱᱟ ᱪᱟᱞᱟᱣ ᱪᱟᱞᱟᱣ ᱛᱮ ᱚᱱᱟ ᱵᱩᱨᱩ ᱨᱮᱜᱮ ᱠᱤᱱ ᱧᱤᱫᱟᱹᱭᱮᱱᱟ ᱚᱱᱟ ᱦᱤᱞᱳᱜ ᱫᱚ ᱟᱢᱵᱟᱵᱟᱹᱥᱭᱟᱹ ᱧᱤᱫᱟᱹ ᱟᱹᱰᱤ ᱜᱮ ᱧᱩᱛᱟᱹᱛ ᱟᱨ ᱪᱤᱞᱤ ᱠᱚᱣᱟᱜ ᱪᱚᱦᱚᱲ ᱦᱚᱸ ᱵᱟᱝ ᱟᱸᱡᱚᱢᱚᱜ ᱠᱟᱱᱟ ᱟᱹᱰᱤ ᱜᱮ ᱵᱚᱛᱚᱨ ᱵᱩᱡᱷᱟᱹᱜ ᱠᱟᱱᱟ ᱚᱱᱠᱟ ᱢᱮᱱ ᱠᱟᱛᱮ ᱚᱛ ᱨᱮ ᱵᱟᱝ ᱡᱟᱹᱯᱤᱫ ᱠᱟᱛᱮ ᱫᱟᱨᱮ ᱪᱚᱴ ᱨᱮᱠᱤᱱ ᱜᱤᱛᱤᱡ ᱮᱱᱟ ᱚᱱᱟ ᱵᱩᱨᱩ ᱨᱮ ᱟᱹᱰᱤ ᱢᱟᱨᱟᱝ ᱰᱷᱤᱝᱠᱤ ᱞᱮᱠᱟᱱ ᱵᱤᱧ ᱮ ᱛᱟᱦᱮᱸ ᱠᱟᱱᱟ ᱚᱱᱟᱛᱮ ᱚᱱᱟ ᱵᱩᱨᱩ ᱨᱮᱫᱚ ᱧᱤᱫᱟᱹ ᱞᱮᱱᱠᱷᱟᱱ ᱪᱤᱞᱤ ᱦᱚᱸ ᱡᱤᱵᱽ ᱡᱤᱭᱟᱹᱞᱤ ᱵᱟᱝ ᱠᱚ ᱚᱰᱚᱠᱚᱜᱼᱟ ᱡᱟᱦᱟᱸᱭ ᱡᱤᱭᱟᱹᱞᱤ ᱜᱮ ᱧᱤᱫᱟᱹ ᱟᱹᱛᱤᱧ ᱠᱚ ᱚᱰᱚᱠᱚᱜᱼᱟ ᱩᱱᱠᱩ ᱠᱚ ᱩᱱᱤ ᱵᱤᱧ ᱴᱷᱮᱱ ᱠᱚ ᱡᱚᱢ ᱚᱪᱚᱜ ᱛᱟᱦᱮᱸᱫ ᱚᱱᱟᱛᱮ ᱚᱱᱟ ᱧᱤᱫᱟᱹ ᱫᱚ ᱪᱤᱞᱤ ᱦᱚᱸ ᱵᱟᱝ ᱠᱚ ᱪᱟᱞᱟᱣ ᱞᱮᱱᱟ ᱚᱱᱟ ᱧᱤᱫᱟᱹ ᱫᱚ ᱟᱫᱚ ᱵᱟᱱᱟ ᱦᱚᱲ ᱯᱟᱹᱨᱤ ᱯᱟᱹᱨᱤ ᱛᱮᱠᱤᱱ ᱡᱟᱹᱯᱤᱫᱟ ᱛᱟᱞᱟ ᱧᱤᱫᱟᱹ ᱠᱟᱲᱟᱝ ᱠᱟᱲᱟᱝ ᱧᱩᱛ ᱨᱮ ᱥᱟᱰᱮ ᱟᱸᱡᱚᱢᱮᱱᱟ ᱡᱷᱟᱹᱞ ᱠᱷᱚᱱ ᱜᱮ ᱥᱚ ᱵᱟᱱᱟ ᱦᱚᱲ ᱡᱟᱹᱯᱤᱫ ᱠᱷᱚᱱ ᱠᱤᱱ ᱮᱵᱷᱮᱱ ᱮᱱᱟ ᱥᱟᱰᱮ ᱟᱸᱡᱚᱢ ᱛᱮ ᱧᱮᱞ ᱟᱹᱠᱤᱱ ᱢᱤᱫ ᱟᱹᱰᱤ ᱢᱟᱨᱟᱝ ᱰᱷᱤᱝᱠᱤ ᱞᱮᱠᱟᱱ ᱵᱤᱧ ᱟᱹᱠᱤᱱ ᱥᱮᱫ ᱜᱮ ᱫᱟᱨᱟᱭ ᱠᱟᱱᱟᱭ ᱟᱹᱠᱤᱱᱟᱜ ᱫᱟᱨᱮ ᱫᱟᱨᱮ ᱨᱮ ᱵᱤᱧ ᱵᱮᱫᱷᱟᱣ ᱫᱮᱡᱚᱜ ᱠᱟᱱᱟᱭ ᱧᱮᱞ ᱠᱟᱛᱮ ᱟᱹᱰᱤ ᱜᱮᱠᱤᱱ ᱵᱚᱛᱚᱨᱮᱱᱟ ᱟᱨ ᱠᱤᱱ ᱨᱟᱜ ᱱᱮᱦᱚᱨᱚᱜ ᱠᱟᱱᱟ ᱫᱷᱚᱨᱢᱚ ᱴᱷᱮᱱ

ᱨᱟᱜ ᱛᱩᱞᱩᱡ ᱠᱤᱱ ᱱᱮᱦᱚᱨᱮᱱᱟ ᱫᱟᱨᱮ ᱯᱷᱮᱰᱟᱛ ᱞᱟᱛᱟᱨ ᱨᱮ ᱴᱷᱤᱞᱤ ᱵᱷᱤᱛᱤᱨ ᱨᱮ ᱵᱟᱱᱟᱦᱟ ᱢᱤᱫ ᱠᱷᱚᱱᱟᱜ ᱵᱟᱨᱭᱟ ᱥᱮᱛᱟ ᱦᱚᱯᱚᱱ ᱠᱤᱱ ᱡᱟᱱᱟᱢᱮᱱᱟ ᱫᱷᱚᱨᱚᱢᱟᱜ ᱠᱟᱦᱮᱫ ᱚᱝ ᱫᱟᱲᱮ ᱛᱮ᱾ ᱪᱟᱶᱨᱟ ᱟᱨ ᱵᱷᱟᱶᱨᱟ ᱵᱟᱨᱭᱟ ᱟᱹᱰᱤ ᱫᱟᱲᱮᱭᱟᱱ ᱥᱮᱛᱟ᱾ ᱵᱤᱧ ᱠᱤᱱ ᱚᱨ ᱧᱩᱨ ᱠᱮᱫᱮᱭᱟ ᱟᱨ ᱠᱤᱱ ᱜᱚᱡ ᱠᱟᱛᱮ ᱠᱷᱟᱱ ᱜᱟᱹᱰᱤᱡ ᱠᱟᱭᱟ ᱠᱤᱱ ᱴᱩᱠᱨᱟᱹ ᱴᱩᱠᱨᱟᱹ᱾ ᱚᱱᱟ ᱧᱤᱫᱟᱹ ᱫᱚ ᱟᱹᱰᱤ ᱜᱮ ᱵᱚᱛᱚᱨᱟᱱ ᱧᱤᱫᱟᱹ ᱛᱟᱦᱮᱸ ᱠᱟᱱᱟ᱾ ᱚᱱᱟ ᱫᱚᱥᱟᱨ ᱦᱤᱞᱚᱜ ᱜᱮ ᱩᱱᱠᱤᱱ ᱵᱚᱭᱦᱟ ᱫᱚ ᱫᱟᱨᱮ ᱠᱷᱚᱱ ᱠᱤᱱ ᱟᱬᱜᱚᱭᱮᱱᱟ᱾ ᱟᱫᱚ ᱵᱤᱨ ᱨᱮᱜᱮ ᱠᱚ ᱛᱟᱦᱮᱸᱭᱮᱱᱟ ᱟᱹᱰᱤ ᱱᱟᱯᱟᱭ ᱟᱹᱰᱤ ᱥᱩᱞᱩᱠ ᱛᱮ᱾ ᱢᱩᱪᱟᱹᱫ ᱢᱟ ᱫᱚᱦᱲᱟ ᱛᱮ ᱥᱟᱱᱟᱢ ᱠᱚ ᱡᱚᱦᱟᱨ